ᱱᱚᱜᱼᱚᱭ ᱧᱮᱞ ᱯᱮ ᱛᱤᱨᱯᱚᱞ ᱛᱮ ᱯᱩᱠᱷᱨᱤ ᱠᱚ ᱵᱮᱱᱟᱣ ᱟᱠᱟᱫᱼᱟ ᱟᱨ ᱚᱱᱟ ᱯᱩᱠᱷᱨᱤ ᱨᱮ ᱱᱚᱜᱼᱚ ᱱᱚᱝᱠᱟ ᱵᱳᱴ ᱢᱮᱱᱟᱜᱼᱟ ᱚᱱᱟᱨᱮ ᱜᱤᱫᱽᱨᱟᱹ ᱱᱚᱜᱼᱚ ᱱᱚᱝᱠᱟ ᱠᱚ ᱠᱷᱮᱞ ᱠᱟᱱᱟ ᱩᱱᱠᱩ ᱧᱮᱞ ᱠᱚᱯᱮ ᱩᱱᱠᱩ ᱠᱚ ᱧᱮᱞᱚᱜ ᱠᱟᱱᱟ ᱜᱤᱫᱽᱨᱟᱹ ᱱᱚᱣᱟ ᱨᱮ ᱱᱚᱣᱟ ᱱᱚᱝᱠᱟ ᱱᱚᱝᱠᱟ ᱟᱨ ᱱᱚᱛᱮ ᱨᱮᱫᱚ ᱱᱚᱜᱼᱚ ᱱᱚᱝᱠᱟ ᱱᱚᱜᱼᱚ ᱜᱟᱹᱰᱤ ᱢᱮᱱᱟᱜᱼᱟ ᱟᱹᱪᱩᱨᱮᱫ ᱠᱚᱣᱟ ᱠᱚ ᱜᱤᱫᱽᱨᱟᱹ ᱫᱮᱡ ᱟᱠᱟᱫ ᱠᱚᱣᱟ ᱠᱚ ᱱᱚᱣᱟ ᱨᱮ ᱱᱚᱜᱼᱚ ᱱᱚᱰᱮ ᱫᱚ ᱧᱮᱞ ᱯᱮ ᱱᱚᱜᱼᱚ ᱱᱚᱝᱠᱟ ᱢᱮᱱᱟᱜᱼᱟ ᱱᱚᱣᱟ ᱱᱚᱣᱟ ᱧᱮᱞᱚᱜ ᱠᱟᱱᱟ ᱱᱚᱣᱟ ᱧᱮᱞ ᱯᱮ ᱢᱟᱨᱟᱝ ᱩᱛᱟᱹᱨ ᱡᱟᱦᱟᱸ ᱱᱟᱜᱚᱨ ᱫᱚᱞᱟ ᱠᱚ ᱢᱮᱱᱟ ᱚᱱᱟ ᱱᱚᱰᱮ ᱫᱚ ᱟᱹᱪᱩᱨᱚᱜ ᱠᱟᱱᱟ ᱱᱚᱜᱼᱚ ᱱᱚᱣᱟ ᱧᱮᱞ ᱛᱟᱵᱚᱱ ᱯᱮ ᱱᱚᱜᱼᱚ ᱱᱚᱣᱟ ᱚᱠᱟ ᱞᱮᱠᱟ ᱧᱮᱞᱚᱜ ᱠᱟᱱᱟ ᱟᱹᱰᱤ ᱦᱩᱨᱞᱟᱹ ᱦᱩᱨᱞᱟᱹ ᱟᱹᱪᱩᱨᱚᱜ ᱠᱟᱱᱟ ᱱᱚᱜᱼᱚ ᱱᱚᱝᱠᱟ ᱦᱚᱲ ᱠᱚ ᱫᱮᱡ ᱟᱠᱟᱱᱟ ᱟᱨ ᱟᱹᱪᱩᱨᱮᱫ ᱠᱚᱣᱟ ᱠᱚ ᱱᱚᱜᱼᱚ ᱱᱚᱝᱠᱟ ᱧᱮᱞ ᱠᱚ ᱛᱟᱵᱚᱱ ᱠᱚ ᱱᱩᱠᱩ ᱱᱚᱜᱼᱚ ᱱᱚᱝᱠᱟ ᱦᱩᱨᱞᱟᱹ ᱦᱩᱨᱞᱟᱹ ᱠᱚ ᱟᱹᱪᱩᱨᱚᱜ ᱠᱟᱱᱟ ᱟᱨ ᱱᱚᱜᱼᱚ ᱱᱚᱰᱮ ᱫᱚ ᱱᱚᱜᱼᱚᱭ ᱱᱟᱜᱚᱨ ᱫᱚᱞᱟ ᱟᱹᱪᱩᱨᱚᱜ ᱠᱟᱱᱟ ᱧᱮᱞ ᱛᱟᱵᱚᱱ ᱯᱮ

ᱦᱮᱭᱟᱨ ᱵᱮᱞ ᱠᱚ ᱧᱟᱢᱚᱜ ᱠᱟᱱᱟ ᱠᱩᱲᱤ ᱜᱤᱫᱽᱨᱟᱹ ᱥᱟᱢᱟᱱ ᱠᱚ ᱡᱟᱹᱥᱛᱤ ᱫᱚ ᱟᱨ ᱱᱚᱣᱟ ᱫᱷᱟᱨᱮ ᱨᱮᱫᱚ ᱱᱚᱣᱟ ᱫᱷᱟᱨᱮ ᱫᱚ ᱠᱟᱯ ᱠᱚ ᱜᱤᱞᱟᱹᱥ ᱠᱚ ᱧᱟᱢᱚᱜ ᱠᱟᱱᱟ ᱱᱚᱣᱟ ᱫᱷᱟᱨᱮ ᱫᱚ ᱱᱚᱣᱟ ᱧᱮᱞ ᱛᱟᱵᱚᱱ ᱯᱮ ᱱᱚᱝᱠᱟ ᱠᱚ ᱱᱚᱣᱟ ᱠᱚᱫᱚ ᱠᱟᱯ ᱠᱚ ᱜᱤᱞᱟᱹᱥ ᱠᱚ ᱧᱟᱢᱚᱜ ᱠᱟᱱᱟ ᱱᱚᱜᱼᱚ ᱱᱚᱰᱮ ᱫᱚ ᱱᱚᱜᱼᱚ ᱱᱚᱝᱠᱟᱱᱟᱜ ᱫᱩᱣᱟᱹᱨ ᱨᱮ ᱯᱚᱨᱫᱟ ᱟᱨ ᱚᱱᱟ ᱫᱩᱣᱟᱹᱨ ᱨᱮ ᱡᱟᱸᱜᱟ ᱡᱚᱫᱚᱜ ᱵᱟᱠᱷᱨᱟ ᱚᱱᱟ ᱫᱩᱣᱟᱹᱨ ᱠᱚᱨᱮ ᱠᱚ ᱫᱚᱦᱚ ᱠᱟᱜ ᱫᱚ ᱚᱱᱟ ᱠᱚ ᱢᱮᱱᱟᱜᱼᱟ ᱱᱚᱰᱮ ᱫᱚ ᱱᱚᱜᱼᱚ ᱱᱚᱝᱠᱟ ᱧᱮᱞ ᱛᱟᱵᱚᱱ ᱯᱮ ᱧᱮᱞ ᱯᱮ ᱱᱚᱰᱮ ᱦᱚᱸ ᱩᱨᱢᱟᱞ ᱫᱚᱠᱟᱱ ᱱᱚᱰᱮ ᱫᱚ ᱦᱚᱨᱮᱠ ᱢᱟᱞ ᱵᱤᱥ ᱴᱟᱠᱟ ᱠᱟᱛᱮ ᱱᱚᱜᱼᱚ ᱱᱚᱣᱟ ᱡᱟᱦᱟᱸ ᱜᱮ ᱧᱮᱞ ᱧᱟᱢᱚᱜ ᱠᱟᱱᱟ ᱱᱚᱣᱟ ᱱᱚᱰᱮ ᱚᱞ ᱢᱮᱱᱟᱜᱼᱟ ᱦᱚᱨᱮᱠ ᱢᱟᱞ ᱵᱤᱥ ᱴᱟᱠᱟ ᱢᱤᱫᱴᱟᱝ ᱢᱟᱞ ᱵᱤᱥ ᱴᱟᱠᱟ ᱠᱟᱛᱮ ᱱᱚᱰᱮ ᱫᱚ ᱱᱚᱜᱼᱚ ᱱᱚᱝᱠᱟ ᱛᱷᱟᱹᱨᱤ ᱵᱟᱥᱚᱱ ᱠᱚ ᱢᱮᱱᱟᱜᱼᱟ ᱱᱚᱣᱟ ᱠᱚ ᱥᱟᱢᱟᱱ ᱢᱮᱱᱟᱜᱼᱟ ᱠᱟᱯ ᱠᱚ ᱢᱮᱱᱟᱜᱼᱟ ᱪᱟᱢᱚᱪ ᱠᱚ ᱢᱮᱱᱟᱜᱼᱟ ᱱᱚᱣᱟ ᱱᱚᱰᱮ ᱧᱮᱞ ᱛᱟᱵᱚᱱ ᱯᱮ ᱱᱚᱰᱮ ᱚᱱᱟ ᱯᱟᱨᱫᱟ ᱠᱚ ᱡᱤᱱᱤᱥ ᱜᱮ ᱢᱮᱱᱟᱜᱼᱟ ᱟᱨ ᱱᱚᱜᱼᱚ ᱱᱟ ᱫᱷᱟᱨᱮ ᱨᱮᱦᱚᱸ ᱠᱟᱯ ᱠᱚ ᱢᱮᱱᱟᱜᱼᱟ ᱜᱤᱞᱟᱹᱥ ᱢᱮᱱᱟᱜᱼᱟ ᱠᱟᱯ ᱢᱮᱱᱟᱜᱼᱟ ᱪᱟᱢᱚᱪ ᱠᱚ ᱢᱮᱱᱟᱜᱼᱟ ᱱᱚᱜᱼᱚ ᱱᱚᱝᱠᱟᱱᱟᱜ ᱱᱚᱰᱮ ᱫᱚ ᱵᱮᱜᱽ ᱧᱟᱢᱚᱜ ᱠᱟᱱᱟ ᱚᱱᱟ ᱞᱮᱰᱤᱡᱽ ᱵᱮᱜᱽ ᱱᱚᱜᱼᱚ ᱱᱚᱰᱮ ᱱᱚᱜᱼᱚ ᱱᱚᱝᱠᱟ ᱱᱚᱜᱼᱚ ᱱᱚᱝᱠᱟ ᱢᱮᱱᱟᱜᱼᱟ ᱱᱚᱰᱮ ᱱᱚᱰᱮ ᱦᱚᱸ ᱠᱟᱯ ᱫᱚᱠᱟᱱ ᱜᱮ ᱱᱚᱜᱼᱚ ᱱᱚᱝᱠᱟ ᱧᱮᱞ ᱛᱟᱵᱚᱱ ᱯᱮ ᱫᱚᱠᱟᱱ ᱫᱚᱢᱮ ᱠᱚ ᱫᱚᱠᱟᱱ ᱟᱠᱟᱫᱼᱟ ᱟᱨ ᱱᱚᱰᱮ ᱫᱚ ᱡᱚᱜᱽ ᱜᱚᱧ ᱢᱮᱱᱟᱜᱼᱟ ᱱᱚᱰᱮ ᱫᱚ ᱥᱴᱤᱞ ᱡᱤᱱᱤᱥ ᱫᱚᱠᱟᱱ ᱢᱮᱱᱟᱜᱼᱟ ᱱᱚᱰᱮ ᱫᱚ ᱧᱟᱢᱚᱜ ᱠᱟᱱᱟ ᱡᱚᱛᱚ ᱡᱤᱱᱤᱥ ᱯᱨᱚᱛᱮᱠ ᱡᱤᱱᱤᱥ ᱯᱚᱧᱪᱟᱥ ᱴᱟᱠᱟ ᱠᱟᱛᱮ ᱱᱚᱜᱼᱚ ᱞᱮᱠᱟ ᱱᱚᱜᱼᱚ ᱱᱚᱰᱮ ᱦᱚᱸ ᱪᱚᱥᱢᱟ ᱫᱚᱠᱟᱱ ᱢᱮᱱᱟᱜᱼᱟ

ᱟᱨ ᱱᱚᱛᱮ ᱨᱮ ᱢᱮᱱᱟᱜᱼᱟ ᱱᱚᱜᱼᱚ ᱱᱚᱣᱟ ᱠᱚᱫᱚ ᱫᱩᱭᱥᱚ ᱴᱟᱠᱟ ᱚᱱᱟ ᱚᱞ ᱢᱮᱱᱟᱜᱼᱟ ᱫᱮᱞᱟ ᱟᱨᱚ ᱢᱟᱲᱟᱝ ᱥᱮᱫ ᱤᱧ ᱫᱮᱠᱷᱟᱣ ᱟᱯᱮ ᱠᱟᱱᱟ ᱱᱚᱜᱼᱚ ᱱᱚᱰᱮ ᱱᱚᱜᱼᱚ ᱱᱚᱝᱠᱟ ᱡᱤᱱᱤᱥ ᱢᱮᱱᱟᱜᱼᱟ ᱱᱚᱣᱟ ᱠᱚᱫᱚ ᱠᱷᱮᱞᱣᱱᱟ ᱠᱟᱱᱟ ᱜᱤᱫᱽᱨᱟᱹ ᱠᱚᱣᱟᱜ ᱮᱱᱮᱡ ᱡᱚᱝ ᱵᱟᱠᱷᱨᱟ ᱱᱚᱣᱟ ᱫᱚᱠᱟᱱ ᱱᱚᱜᱼᱚ ᱱᱚᱝᱠᱟ ᱢᱮᱱᱟᱜᱼᱟ ᱱᱚᱣᱟ ᱫᱚ ᱜᱤᱫᱽᱨᱟᱹ ᱠᱚ ᱮᱱᱮᱡ ᱡᱚᱝ ᱵᱟᱠᱷᱨᱟ ᱛᱮᱭᱟᱜ ᱫᱚᱠᱟᱱ ᱠᱟᱱᱟ ᱱᱚᱜᱼᱚ ᱱᱚᱰᱮ ᱫᱚ ᱪᱟᱹᱠᱤ ᱵᱮᱞᱱᱟ ᱠᱚ ᱢᱮᱱᱟᱜᱼᱟ ᱟᱨ ᱪᱷᱩᱨᱤ ᱠᱚ ᱧᱟᱢᱚᱜ ᱠᱟᱱᱟ ᱱᱚᱰᱮ ᱱᱚᱝᱠᱟ ᱧᱮᱞ ᱛᱟᱵᱚᱱ ᱯᱮ ᱱᱚᱜᱼᱚ ᱱᱚᱝᱠᱟ ᱢᱮᱱᱟᱜᱼᱟ ᱱᱚᱣᱟ ᱦᱚᱸ ᱜᱤᱫᱽᱨᱟᱹ ᱠᱚᱣᱟᱜ ᱠᱷᱮᱞᱳᱱᱟ ᱫᱚᱠᱟᱱ ᱜᱮ ᱱᱚᱣᱟ ᱱᱚᱰᱮ ᱫᱚ ᱢᱮᱱᱟᱜᱼᱟ ᱥᱴᱤᱞ ᱫᱚᱠᱟᱱ ᱟᱨᱚ ᱱᱚᱰᱮ ᱢᱮᱱᱟᱜᱼᱟ ᱯᱚᱧᱪᱟᱥ ᱴᱟᱠᱟ ᱢᱮᱱᱟᱜᱼᱟ ᱮᱠᱥᱚ ᱠᱩᱲᱤ ᱴᱟᱠᱟ ᱢᱮᱱᱟᱜᱼᱟ ᱱᱚᱣᱟ ᱠᱚ ᱦᱳᱞᱥᱮᱞᱟᱨ ᱫᱚᱠᱟᱱ ᱠᱟᱱᱟ ᱱᱚᱣᱟ ᱦᱚᱸ ᱱᱚᱜᱼᱚ ᱱᱚᱝᱠᱟ ᱱᱚᱜᱼᱚ ᱱᱚᱰᱮ ᱫᱚ ᱠᱟᱹᱣᱰᱤ ᱠᱚ ᱥᱟᱸᱠ ᱠᱚ ᱢᱮᱱᱟᱜᱼᱟ ᱥᱟᱝᱠᱟ ᱠᱚ ᱢᱮᱱᱟᱜᱼᱟ

ᱟᱨᱚ ᱢᱟᱲᱟᱝ ᱥᱮᱱ ᱦᱟᱱᱛᱮᱧ ᱫᱮᱠᱷᱟᱣ ᱯᱮ ᱛᱟᱵᱚᱱᱟ ᱫᱮᱞᱟ ᱱᱚᱣᱟ ᱱᱚᱰᱮ ᱢᱤᱫᱴᱟᱝ ᱱᱚᱜᱼᱚᱭ ᱨᱟᱠᱷᱚᱥ ᱠᱚ ᱵᱮᱱᱟᱣ ᱠᱟᱫᱮᱭᱟ ᱱᱚᱜᱼᱚ ᱱᱚᱝᱠᱟ ᱜᱟᱨᱡᱟᱜ ᱠᱟᱱᱟ ᱜᱤᱫᱽᱨᱟᱹ ᱠᱚ ᱡᱮ ᱵᱚᱨᱚ ᱦᱚᱪᱚᱭᱮᱫ ᱠᱚᱣᱟ ᱟᱹᱰᱤ ᱡᱳᱨ ᱠᱚ ᱵᱚᱛᱚᱨᱚᱜ ᱠᱟᱱᱟ ᱜᱤᱫᱽᱨᱟᱹ ᱱᱚᱜᱼᱚᱭ ᱛᱟᱨᱟ ᱧᱮᱞ ᱟᱯᱮ ᱱᱚᱜᱼᱚ ᱱᱚᱝᱠᱟ ᱱᱚᱣᱟ ᱱᱚᱰᱮ ᱜᱮᱴ ᱠᱚ ᱵᱮᱱᱟᱣ ᱟᱠᱟᱫ ᱱᱚᱣᱟ ᱧᱮᱞ ᱛᱟᱵᱚᱱ ᱯᱮ ᱚᱞ ᱩᱰᱩᱠᱚᱜ ᱠᱟᱱᱟ ᱱᱮᱛᱟᱡᱤ ᱥᱩᱵᱷᱟᱥ

ᱱᱚᱜᱼᱚ ᱱᱚᱝᱠᱟ ᱞᱟᱭᱤᱴ ᱛᱮᱠᱚ ᱥᱟᱡᱟᱣ ᱠᱟᱜᱼᱟ ᱟᱹᱰᱤ ᱪᱮᱦᱨᱟ ᱫᱟᱫᱟ ᱱᱤᱛᱚᱜ ᱫᱚ ᱱᱮᱛᱟᱡᱤ ᱥᱩᱵᱷᱟᱥ ᱩᱫᱽᱫᱟᱱ ᱥᱮᱱ ᱜᱮᱵᱚᱱ ᱪᱟᱞᱟᱣ ᱞᱮᱱ ᱜᱮ ᱟᱫᱚᱧ ᱧᱮᱞ ᱦᱚᱪᱚ ᱠᱚ ᱛᱟᱵᱚᱱᱟ ᱟᱨ ᱫᱟᱫᱟ

ᱱᱚᱜᱼᱚ ᱱᱚᱝᱠᱟ ᱱᱚᱣᱟ ᱥᱚᱲᱚᱠ ᱥᱚᱲᱚᱠ ᱛᱮ ᱱᱚᱜᱼᱚ ᱱᱚᱝᱠᱟ ᱠᱚ ᱥᱟᱡᱟᱣ ᱟᱠᱟᱫᱼᱟ ᱱᱤᱛᱚᱜ ᱫᱚ ᱥᱮᱴᱮᱨ ᱡᱟᱣᱨᱟᱜ ᱠᱟᱹᱱᱟᱹᱧ ᱵᱚᱦᱲᱟᱜᱩᱲᱟᱹ ᱱᱮᱛᱟᱡᱤ ᱥᱩᱵᱷᱟᱥ ᱥᱤᱥᱩ ᱩᱫᱽᱫᱟᱱ ᱟᱨ ᱱᱚᱣᱟ ᱢᱮᱞᱟ ᱫᱚ ᱦᱩᱭᱩᱜ ᱠᱟᱱᱟ ᱠᱨᱤᱥᱤ ᱵᱤᱠᱟᱥ ᱢᱮᱞᱟ ᱫᱮᱞᱟ ᱵᱚᱱ ᱧᱮᱞ ᱞᱮᱜᱮ ᱚᱱᱟ ᱚᱱᱟ ᱢᱮᱞᱟ ᱜᱮ ᱞᱟᱜᱟᱣ ᱠᱟᱱᱟ ᱫᱮᱞᱟ ᱵᱚᱱ ᱧᱮᱞᱟ

ᱱᱚᱣᱟ ᱜᱨᱟᱢᱤᱱ ᱵᱤᱠᱟᱥ ᱢᱮᱞᱟ ᱚᱞ ᱟᱠᱟᱫ ᱠᱚ ᱫᱮᱞᱟ ᱵᱚᱞᱚᱱᱟ ᱵᱚᱱ

ᱱᱚᱛᱮ ᱨᱮᱦᱚᱸ ᱰᱟᱱᱥ ᱯᱨᱳᱜᱨᱟᱢ ᱦᱩᱭᱩᱜ ᱠᱟᱱᱟ ᱥᱮ ᱟᱹᱰᱤ ᱥᱚᱠᱛᱚ ᱢᱟᱭᱤᱠ ᱠᱚ ᱟᱸᱡᱚᱢᱚᱜ ᱠᱟᱱᱟ ᱟᱫᱚ ᱟᱨ ᱱᱚᱣᱟ ᱯᱟᱨᱠ ᱨᱮ ᱡᱟᱦᱟᱸ ᱛᱤᱱᱟᱹᱜ ᱜᱮ ᱫᱟᱨᱮ ᱢᱮᱱᱟᱜᱼᱟ ᱡᱚᱛᱚ ᱫᱟᱨᱮ ᱨᱮᱜᱮ ᱱᱚᱜᱼᱚ ᱱᱚᱝᱠᱟ ᱞᱟᱭᱤᱴ ᱛᱮᱠᱚ ᱥᱟᱡᱟᱣ ᱠᱟᱜᱼᱟ ᱟᱹᱰᱤ ᱱᱟᱯᱟᱭ ᱱᱚᱜᱼᱚ ᱱᱚᱝᱠᱟ ᱧᱮᱞ ᱛᱟᱵᱚᱱ ᱯᱮ ᱱᱚᱜᱼᱚᱭ ᱫᱮᱠᱷᱟᱣ ᱟᱯᱮ ᱠᱟᱱᱟ ᱡᱚᱛᱚ ᱫᱟᱨᱮ ᱡᱟᱦᱟᱸ ᱛᱤᱱᱟᱹᱜ ᱜᱮ ᱫᱟᱨᱮ ᱢᱮᱱᱟᱜᱼᱟ ᱥᱮᱬᱟ ᱦᱟᱜ ᱦᱩᱰᱤᱧᱟ ᱡᱚᱛᱚ ᱨᱮᱜᱮ ᱱᱚᱜᱼᱚ ᱱᱚᱝᱠᱟ ᱞᱟᱭᱤᱴ ᱠᱚ ᱞᱟᱜᱟᱣ ᱟᱠᱟᱫᱼᱟ ᱜᱚᱴᱟ ᱜᱮ ᱱᱚᱜᱼᱚ ᱱᱚᱰᱮ ᱫᱚ ᱧᱮᱞ ᱛᱮᱦᱚᱸ ᱯᱮ ᱪᱤᱱᱦᱟᱹᱣᱮᱫ ᱜᱮᱭᱟ ᱵᱤᱨ ᱥᱚᱦᱤᱫ ᱵᱤᱨᱥᱟ ᱢᱩᱱᱰᱟ ᱦᱟᱜ ᱢᱩᱨᱛᱤ ᱢᱮᱱᱟᱜᱼᱟ ᱱᱚᱜᱼᱚ ᱱᱚᱰᱮ ᱱᱚᱜᱼᱚᱭ ᱱᱚᱜᱼᱚᱭ ᱫᱮᱠᱷᱟᱣ ᱟᱯᱮ ᱠᱟᱱ ᱛᱟᱦᱮᱱᱟ ᱦᱚᱸ ᱫᱮᱞᱟ ᱟᱨᱚ ᱢᱟᱲᱟᱝ ᱥᱮᱱ ᱵᱚᱱ ᱪᱟᱞᱟᱣ ᱞᱮᱱ ᱜᱮ ᱫᱮᱠᱷᱟᱣ ᱟᱯᱮ ᱠᱟᱹᱱᱟᱹᱧ ᱱᱚᱜᱼᱚ ᱱᱚᱝᱠᱟ ᱜᱚᱴᱟ ᱜᱮ ᱞᱟᱭᱤᱴ ᱠᱚ ᱞᱟᱜᱟᱣ ᱟᱠᱟᱫᱼᱟ ᱱᱚᱜᱼᱚ ᱱᱚᱰᱮ ᱫᱚ ᱦᱚᱯᱚᱱ ᱦᱚᱯᱚᱱ ᱢᱤᱫᱴᱟᱝ ᱜᱤᱫᱽᱨᱟᱹ ᱠᱚ ᱵᱟᱠᱷᱨᱟ ᱥᱩᱭᱢᱤᱝ ᱯᱩᱞ ᱠᱚ ᱵᱮᱱᱟᱣ ᱟᱠᱟᱫᱼᱟ ᱟᱨ ᱱᱚᱰᱮ ᱫᱟᱜ ᱯᱷᱤᱪᱠᱟᱹᱨᱚᱜ ᱠᱟᱱᱟ ᱧᱮᱞ ᱧᱟᱢᱚᱜ ᱠᱟᱱᱟ ᱥᱮ ᱵᱟᱝᱟ ᱧᱮᱞ ᱛᱟᱵᱚᱱ ᱯᱮ ᱫᱮᱠᱷᱟᱣ ᱟᱯᱮ ᱠᱟᱹᱱᱟᱹᱧ ᱱᱚᱜᱼᱚ ᱱᱚᱝᱠᱟ ᱛᱮ ᱟᱨ ᱞᱟᱭᱤᱴ ᱠᱚᱠᱚ ᱥᱟᱡᱟᱣ ᱟᱠᱟᱫᱼᱟ ᱱᱚᱣᱟ ᱫᱷᱟᱨᱮ ᱫᱷᱟᱨᱮ ᱛᱮ ᱜᱚᱴᱟ ᱱᱚᱜᱼᱚ ᱱᱚᱝᱠᱟ ᱟᱹᱰᱤ ᱱᱟᱯᱟᱭ

ᱱᱚᱜᱼᱚᱭ ᱱᱚᱰᱮ ᱧᱮᱞ ᱠᱤᱱ ᱛᱟᱵᱚᱱ ᱯᱮ ᱱᱚᱰᱮ ᱵᱟᱨᱭᱟ ᱰᱟᱭᱱᱟᱥᱚᱨ ᱠᱚ ᱵᱮᱱᱟᱣ ᱟᱠᱟᱫ ᱠᱤᱱᱟ ᱫᱮᱞᱟ ᱟᱨᱚ ᱠᱟᱹᱴᱤᱡ ᱥᱩᱨ ᱧᱚᱜ ᱠᱷᱚᱱᱤᱧ ᱫᱮᱠᱷᱟᱣ ᱯᱮ ᱠᱟᱱᱟ ᱛᱟᱵᱚᱱ ᱢᱤᱫᱴᱮᱱ ᱱᱚᱜᱼᱚᱭ ᱛᱟᱨᱟ ᱢᱤᱫᱴᱟᱝ ᱯᱟᱹᱦᱤᱞ ᱥᱮᱫᱟᱭ ᱡᱩᱜᱽ ᱨᱮ ᱛᱟᱨᱟ ᱱᱚᱝᱠᱟᱱ ᱠᱚᱠᱚ ᱛᱟᱦᱮᱸ ᱠᱟᱱᱟ ᱡᱚᱱᱛᱩ ᱱᱚᱜᱼᱚᱭ ᱧᱮᱞ ᱠᱟᱜ ᱠᱚ ᱟᱹᱰᱤ ᱢᱟᱨᱟᱝ ᱢᱟᱨᱟᱝ ᱡᱚᱱᱛᱩ ᱠᱟᱱᱟ ᱠᱚ ᱱᱚᱜᱼᱚᱭ ᱱᱚᱛᱮ ᱨᱮ ᱢᱤᱫᱴᱟᱝ ᱱᱩᱠᱩ ᱠᱚ ᱢᱮᱛᱟ ᱠᱚᱣᱟ ᱰᱟᱭᱱᱟᱥᱚᱨ

ᱱᱚᱜᱼᱚ ᱱᱚᱰᱮ ᱫᱚ ᱠᱤᱨᱥᱤ ᱢᱮᱞᱟ ᱨᱮᱱᱟᱜ ᱱᱚᱜᱼᱚᱭ ᱠᱤᱨᱥᱤ ᱵᱟᱠᱷᱨᱟ ᱡᱟᱜᱮ ᱪᱟᱥ ᱨᱮᱱᱟᱜ ᱡᱤᱱᱤᱥ ᱠᱚ ᱢᱮᱱᱟᱜᱼᱟ ᱡᱟᱦᱟᱸ ᱥᱮᱬᱟ ᱥᱮᱬᱟ ᱦᱟᱸᱜ ᱱᱚᱜᱼᱚ ᱱᱚᱰᱮ ᱫᱚ ᱦᱚᱲ ᱧᱮᱞ ᱦᱚᱪᱚ ᱞᱟᱹᱜᱤᱫ ᱛᱮᱠᱚ ᱫᱚᱦᱚ ᱟᱠᱟᱫᱟ ᱱᱚᱜᱼᱚ ᱱᱚᱰᱮ ᱧᱮᱞᱚᱜ ᱠᱟᱱᱟ ᱱᱚᱜᱼᱚᱭ ᱧᱮᱞ ᱯᱮ ᱠᱚᱸᱦᱰᱟ ᱢᱤᱫᱴᱮᱱ ᱢᱮᱱᱟᱜᱼᱟ ᱯᱨᱟᱭ ᱫᱚᱥ ᱠᱤᱞᱳ ᱜᱟᱱ ᱦᱩᱭᱩᱜᱼᱟ ᱟᱨ ᱚᱱᱟ ᱦᱚᱛᱚᱫ ᱦᱚᱸ ᱫᱚᱥ ᱠᱤᱞᱳ ᱜᱟᱱ ᱦᱩᱭᱩᱜᱼᱟ ᱱᱚᱜᱼᱚᱭ ᱧᱮᱞ ᱯᱮ ᱚᱱᱟ ᱞᱟᱛᱟᱨ ᱨᱮ ᱢᱤᱫᱴᱮᱱ ᱦᱚᱛᱚᱫ ᱢᱮᱱᱟᱜᱼᱟ ᱚᱱᱟ ᱫᱚᱥ ᱠᱤᱞᱳ ᱜᱟᱱ ᱢᱮᱱᱟᱜᱼᱟ ᱟᱨ ᱱᱚᱜᱼᱚ ᱱᱚᱰᱮ ᱵᱤᱞᱟᱹᱛᱤ ᱫᱟᱨᱮ ᱥᱚᱢᱮᱛ ᱠᱚ ᱟᱹᱜᱩ ᱟᱠᱟᱫᱼᱟ ᱫᱮᱠᱷᱟᱣ ᱞᱟᱹᱜᱤᱫ ᱛᱮ ᱟᱹᱰᱤ ᱰᱷᱮᱨ ᱡᱚ ᱟᱠᱟᱱᱟ ᱱᱚᱣᱟ ᱵᱤᱞᱟᱹᱛᱤ ᱨᱮᱦᱚᱸ ᱟᱨ ᱜᱚᱥᱚ ᱪᱟᱵᱟ ᱟᱠᱟᱱᱟ ᱱᱚᱜᱼᱚ ᱱᱚᱰᱮ ᱧᱮᱞ ᱯᱮ ᱱᱚᱜᱼᱚᱭ ᱵᱮᱸᱜᱟᱲ ᱠᱚ ᱟᱠᱟ ᱟᱠᱟ ᱢᱤᱫᱴᱟᱝ ᱵᱮᱸᱜᱟᱲ ᱜᱮ ᱢᱤᱫ ᱠᱤᱞᱳ ᱠᱟᱛᱮ ᱦᱩᱭᱩᱜᱼᱟ ᱱᱚᱜᱼᱚ ᱱᱚᱝᱠᱟ ᱡᱟᱦᱟᱸ ᱛᱤᱱᱟᱹᱜ ᱥᱮᱬᱟ ᱥᱮᱬᱟ ᱚᱱᱟ ᱠᱚ ᱡᱚᱛᱚ ᱱᱚᱰᱮ ᱟᱹᱜᱩ ᱠᱟᱛᱮ ᱠᱚ ᱫᱚᱦᱚ ᱟᱠᱟᱫᱼᱟ ᱫᱮᱞᱟ ᱟᱨᱚᱧ ᱫᱮᱠᱷᱟᱣ ᱟᱯᱮ ᱠᱟᱱᱟ

ᱱᱚᱜᱼᱚᱭ ᱢᱤᱥᱤ ᱯᱷᱟᱨᱜᱚᱥᱚᱱ ᱠᱟᱱᱟ ᱱᱚᱣᱟ ᱴᱨᱟᱠᱴᱟᱨ ᱫᱚ ᱡᱚᱛᱚ ᱜᱮ ᱯᱮᱭᱟ ᱢᱮᱱᱟᱜᱼᱟ ᱱᱚᱜᱼᱚᱭ ᱛᱟᱨᱟ ᱱᱚᱜᱼᱚᱭ ᱢᱤᱫᱴᱟᱝ ᱱᱚᱜᱼᱚᱭ ᱢᱤᱫᱴᱟᱝ ᱟᱨ ᱦᱟᱱᱮ ᱦᱟᱱᱛᱮ ᱨᱮ ᱢᱤᱫᱴᱟᱝ ᱢᱮᱱᱟᱜᱼᱟ ᱫᱮᱞᱟ ᱵᱚᱱ ᱟᱨᱚ ᱢᱟᱲᱟᱝ ᱥᱮᱱ ᱱᱚᱝᱠᱟ ᱯᱨᱚᱛᱮᱠ ᱫᱟᱨᱮ ᱨᱮ ᱞᱟᱭᱤᱴ ᱢᱮᱱᱟᱜᱼᱟ ᱡᱚᱛᱚ ᱟᱨ ᱱᱚᱜᱼᱚ ᱱᱚᱰᱮ ᱫᱚ ᱰᱟᱱᱥ ᱯᱨᱳᱜᱨᱟᱢ ᱦᱩᱭᱩᱜ ᱠᱟᱱᱟ ᱱᱚᱰᱮ ᱦᱚᱸ ᱟᱹᱰᱤ ᱡᱳᱨ ᱢᱟᱭᱤᱠ ᱥᱟᱰᱮ ᱠᱟᱱᱟ

ᱱᱤᱭᱟᱹ ᱠᱚ ᱢᱚᱭᱚ ᱵᱮᱵᱚᱥᱛᱷᱟ ᱠᱟᱛᱮ